ᱡᱚᱦᱟᱨ ᱜᱮ ᱥᱟᱱᱟᱢ ᱤᱭᱩᱴᱩᱵᱽ ᱧᱮᱞ ᱵᱚᱭᱦᱟ ᱢᱟᱹᱥᱤ ᱠᱚ ᱤᱧ ᱚᱱᱤᱨ ᱢᱟᱨᱰᱤ ᱟᱨ ᱟᱛᱟᱢ ᱫᱟᱨᱟᱜ ᱯᱤᱧ ᱟᱵᱚ ᱫᱤᱥᱚᱢ ᱠᱟᱛᱷᱟ ᱤᱭᱩᱴᱩᱵᱽ ᱪᱮᱱᱮᱞ ᱨᱮ ᱛᱚ ᱜᱟᱛᱮ ᱠᱚ ᱫᱤᱱ ᱫᱤᱱ ᱛᱮ ᱵᱟᱹᱭ ᱵᱟᱹᱭ ᱛᱮ ᱟᱵᱚᱨᱮᱱ ᱟᱹᱫᱤᱵᱟᱹᱥᱤ ᱵᱚᱭᱦᱟ ᱠᱚᱦᱚᱸ ᱵᱟᱹᱲᱤᱡ ᱠᱟᱹᱢᱤ ᱨᱮᱠᱚ ᱩᱛᱟᱹᱨᱚᱜ ᱠᱟᱱ ᱛᱟᱵᱚᱱᱟ ᱛᱚ ᱡᱚᱛᱚ ᱠᱷᱚᱱ ᱢᱟᱲᱟᱝ ᱫᱚ ᱱᱚᱣᱟ ᱫᱚ ᱠᱟᱱᱟ ᱥᱟᱸᱜᱟᱛᱤ ᱟᱨ ᱦᱟᱺᱰᱤ ᱯᱟᱹᱣᱨᱟᱹ ᱱᱟᱥᱟ ᱜᱟᱸᱡᱟ ᱵᱷᱟᱝ ᱥᱤᱠᱨᱮᱴ ᱛᱟᱢᱵᱟᱠᱩ ᱮᱢᱟᱱ ᱮᱢᱟᱱ ᱱᱟᱥᱟ ᱨᱮ ᱟᱵᱚ ᱨᱮᱱ ᱠᱚᱲᱟ ᱠᱚ ᱱᱟᱣᱟ ᱱᱟᱣᱟ ᱱᱚᱣ ᱡᱩᱣᱟᱹᱠ ᱠᱚᱲᱟ ᱠᱟᱹᱴᱤᱡ ᱠᱟᱹᱴᱤᱡ ᱜᱤᱫᱽᱨᱟᱹ ᱥᱴᱩᱰᱮᱱᱴ ᱜᱤᱫᱽᱨᱟᱹ ᱡᱟᱦᱟᱸᱭ ᱫᱚ ᱯᱟᱲᱦᱟᱜ ᱞᱤᱠᱷᱟᱹᱜ ᱨᱮ ᱤᱱᱟᱹᱜ ᱢᱚᱱ ᱵᱟᱝ ᱮᱢ ᱠᱟᱛᱮᱫ ᱡᱟᱦᱟᱸ ᱫᱚ ᱱᱟᱥᱟ ᱨᱮ ᱟᱹᱰᱤ ᱟᱸᱴ ᱠᱚ ᱛᱚᱞ ᱪᱟᱞᱟᱜ ᱠᱟᱱ ᱛᱟᱵᱚᱱᱟ ᱯᱨᱚᱛᱮᱠ ᱟᱹᱛᱩ ᱴᱚᱞᱟ ᱨᱮᱜᱮ ᱧᱮᱞᱚᱜ ᱠᱟᱱᱟ ᱠᱟᱹᱴᱤᱡ ᱠᱟᱹᱴᱤᱡ ᱜᱤᱫᱽᱨᱟᱹ ᱦᱚᱸ ᱮᱠᱟᱞ ᱛᱮ ᱯᱟᱹᱨᱣᱟᱹ ᱦᱟᱺᱰᱤ ᱨᱮ ᱱᱤᱝᱠᱟ ᱠᱚ ᱞᱟᱦᱟ ᱪᱟᱞᱟᱜ ᱠᱟᱱ ᱛᱟᱵᱚᱱᱟ ᱱᱤᱝᱠᱟ ᱠᱚ ᱞᱟᱦᱟᱜ ᱠᱟᱱᱟ ᱠᱤ ᱵᱚᱞᱮ ᱮᱠᱫᱚᱢ ᱢᱮᱱ ᱠᱮᱭᱟᱢ ᱛᱤᱱᱟᱹᱜ ᱪᱚ ᱱᱚᱣᱟ ᱨᱮ ᱞᱟᱵᱷ ᱢᱮᱱᱟᱜᱼᱟ ᱞᱟᱵᱷ ᱫᱚ ᱵᱟᱹᱱᱩᱜ ᱜᱮᱭᱟ ᱵᱤᱞᱠᱩᱞ ᱟᱵᱚᱣᱟᱜ ᱦᱟᱹᱱᱤ ᱜᱮ ᱦᱩᱭᱩᱜ ᱠᱟᱱᱟ ᱛᱚ ᱵᱟᱹᱭ ᱵᱟᱹᱭ ᱛᱮ ᱩᱱᱤ ᱜᱤᱫᱽᱨᱟᱹ ᱟᱹᱰᱤ ᱢᱟᱨᱟᱝ ᱯᱤᱭᱮ ᱠᱟᱹᱰᱮ ᱵᱮᱱᱟᱣᱟ ᱵᱟᱹᱭ ᱵᱟᱹᱭ ᱛᱮ ᱩᱱᱤ ᱜᱤᱫᱽᱨᱟᱹ ᱢᱤᱫᱴᱟᱝ ᱨᱟᱝᱫᱟᱨ ᱰᱟᱹᱠᱩ ᱜᱩᱱᱰᱟ ᱜᱟᱨᱫᱤ ᱟᱨ ᱟᱭᱢᱟ ᱞᱮᱠᱟᱱᱟᱜ ᱵᱟᱹᱲᱤᱡ ᱠᱟᱹᱢᱤ ᱠᱟᱹᱢᱤᱭᱟ ᱵᱷᱚᱵᱤᱥ ᱨᱮ ᱦᱟᱨᱮᱠ ᱪᱷᱮᱛᱨᱚ ᱨᱮ ᱥᱤᱠᱪᱷᱟ ᱞᱟᱹᱜᱤᱫ ᱥᱠᱩᱞ ᱢᱮᱱᱟᱜ ᱜᱮᱭᱟ

ᱟᱹᱰᱤ ᱢᱚᱡᱽ ᱟᱹᱭᱠᱟᱹᱜ ᱠᱟᱱᱟ ᱭᱟ ᱛᱚ ᱚᱱᱠᱟ ᱚᱱᱠᱟᱛᱮ ᱟᱵᱚᱨᱮᱱ ᱥᱚᱢᱟᱡᱽ ᱨᱮᱱ ᱜᱤᱫᱽᱨᱟᱹ ᱠᱚ ᱢᱮᱱᱟᱜ ᱠᱚᱣᱟ ᱩᱱᱠᱩ ᱜᱤᱫᱽᱨᱟᱹ ᱫᱚ ᱵᱟᱹᱭ ᱵᱟᱹᱭᱛᱮ ᱱᱟᱥᱟ ᱥᱮᱫ ᱠᱚ ᱪᱟᱞᱟᱜ ᱠᱟᱱᱟ ᱛᱚ ᱚᱠᱚᱭ ᱦᱟᱲᱟᱢ ᱟᱨ ᱚᱠᱚᱭ ᱠᱚᱲᱟ ᱵᱩᱡᱷᱟᱹᱣ ᱵᱟᱝ ᱧᱟᱢᱚᱜ ᱠᱟᱱᱟ ᱱᱟᱣᱟ ᱱᱟᱣᱟ ᱜᱤᱫᱽᱨᱟᱹ ᱠᱚᱦᱚᱸ ᱮᱠᱟᱞᱛᱮ ᱵᱷᱟᱝ ᱜᱟᱸᱡᱟ ᱦᱟᱺᱰᱤ ᱯᱟᱹᱣᱨᱟᱹ ᱨᱮ ᱯᱩᱨᱟᱹ ᱠᱚ ᱵᱚᱞᱚ ᱪᱟᱞᱟᱜ ᱠᱟᱱ ᱛᱟᱵᱚᱱᱟ ᱟᱨ ᱯᱟᱲᱦᱟᱣ ᱞᱮᱠᱷᱟᱭ ᱡᱤᱨᱚᱜ ᱠᱟᱱᱟ ᱵᱚᱱ ᱯᱟᱲᱦᱟᱣ ᱞᱮᱠᱷᱟᱭ ᱡᱤᱨᱚᱜ ᱠᱟᱱ ᱛᱟᱵᱚᱱ ᱟᱵᱚᱣᱟᱜ ᱛᱮᱦᱮᱧ ᱥᱚᱢᱟᱡᱽ ᱵᱟᱝ ᱵᱟᱧᱪᱟᱜ ᱠᱟᱱᱟ ᱛᱮᱦᱮᱧ ᱟᱵᱚ ᱡᱟᱹᱛᱤ ᱫᱷᱚᱨᱚᱢ ᱞᱟᱹᱜᱤᱫ ᱵᱟᱵᱚ ᱨᱚᱲ ᱫᱟᱲᱮᱭᱟᱜ ᱠᱟᱱᱟ ᱛᱚ ᱦᱚᱜᱼᱚ ᱱᱚᱝᱠᱟᱱᱟᱜ ᱠᱟᱨᱚᱱ ᱢᱮᱱᱟᱜᱼᱟ ᱟᱵᱚᱣᱟᱜ ᱥᱚᱢᱟᱡᱽ ᱨᱮ ᱚᱱᱮ ᱠᱚ ᱢᱮᱱᱟ ᱠᱤᱥᱟᱹᱭ ᱠᱷᱟᱡ ᱢᱟ ᱠᱤᱥᱟᱹ ᱜᱮ ᱵᱟᱝ ᱪᱟᱵᱟᱜ ᱛᱚ ᱦᱚᱸᱜᱼᱚ ᱱᱟ ᱠᱚ ᱠᱟᱛᱷᱟ ᱜᱮ ᱛᱤᱱ ᱫᱚᱧ ᱞᱟᱹᱭ ᱠᱮᱫᱟ ᱟᱨ ᱯᱮ ᱟᱸᱡᱚᱢ ᱠᱮᱫᱟ ᱟᱯᱮ ᱦᱚᱸ ᱟᱯᱮ ᱥᱚᱢᱟᱡᱽ ᱨᱮ ᱱᱚᱝᱠᱟ ᱦᱩᱭᱩᱜ ᱠᱟᱱᱟ ᱥᱮ ᱵᱟᱝ ᱦᱩᱭᱩᱜ ᱠᱟᱱᱟ ᱤᱧᱟᱹᱜ ᱥᱚᱢᱟᱡᱽ ᱨᱮᱫᱚ ᱧᱮᱞᱮᱫ ᱠᱚᱣᱟᱹᱧ ᱤᱧ ᱠᱷᱚᱡ ᱠᱟᱹᱴᱤᱡ ᱠᱟᱹᱴᱤᱡ ᱜᱤᱫᱽᱨᱟᱹ ᱦᱚᱸ ᱢᱮᱱᱟᱭ ᱤᱧ ᱫᱚ ᱯᱮ ᱵᱳᱛᱚᱞ ᱞᱤᱧ ᱧᱩ ᱫᱟᱲᱮᱭᱟᱜᱼᱟ ᱵᱟᱨ ᱞᱚᱴᱟ ᱜᱟᱱ ᱛᱟᱹᱲᱤᱧ ᱧᱩ ᱫᱟᱲᱮᱭᱟᱜᱼᱟ ᱱᱤᱱᱟᱹᱜ ᱥᱤᱠᱨᱮᱴ ᱤᱧ ᱧᱩ ᱫᱟᱲᱮᱭᱟᱜᱼᱟ ᱛᱚ ᱯᱟᱹᱣᱨᱟᱹ ᱨᱮᱭᱟᱜ ᱠᱷᱩᱵ ᱠᱚ ᱠᱤᱥᱟᱹᱭᱟ ᱞᱮᱠᱤᱱ ᱥᱚᱢᱟᱡᱽ ᱨᱮ ᱪᱮᱫ ᱞᱮᱠᱟᱛᱮ ᱥᱤᱠᱪᱷᱟ ᱦᱤᱡᱩᱜᱼᱟ ᱪᱮᱫ ᱞᱮᱠᱟᱛᱮ ᱵᱟᱫᱞᱟᱣ ᱦᱤᱡᱩᱜᱼᱟ ᱟᱛᱳ ᱴᱚᱞᱟ ᱨᱮ ᱢᱚᱡᱽ ᱠᱟᱹᱢᱤ ᱞᱟᱹᱜᱤᱫ ᱢᱚᱡᱽ ᱵᱚ ᱠᱟᱹᱢᱤ ᱚᱱᱟ ᱵᱟᱠᱚ ᱠᱤᱥᱟᱹᱭ ᱛᱤᱥ ᱞᱮᱠᱤᱱ ᱦᱟᱺᱰᱤ ᱟᱨ ᱯᱟᱹᱨᱣᱟᱹ ᱨᱮᱱᱟᱜ ᱠᱤᱥᱟᱹ ᱫᱚ ᱫᱤᱱ ᱜᱮᱢ ᱟᱸᱡᱚᱢᱟ ᱛᱚ ᱧᱮᱞ ᱫᱟᱲᱮᱭᱟᱜ ᱠᱟᱱᱟ ᱯᱮ ᱱᱚᱰᱮ ᱦᱚᱸ ᱟᱞᱮ ᱟᱛᱳ ᱨᱮ ᱦᱟᱱᱮ ᱯᱨᱟᱭᱢᱟᱨᱤ ᱥᱠᱩᱞ ᱢᱮᱱᱟᱜ ᱜᱮᱭᱟ ᱛᱚ ᱯᱟᱲᱦᱟᱣ ᱜᱤᱫᱽᱨᱟᱹ ᱫᱚ ᱟᱹᱰᱤ ᱠᱚᱢ ᱜᱮ ᱡᱟᱫᱟ ᱫᱚ ᱠᱷᱤᱞᱟᱹᱲ ᱜᱤᱫᱽᱨᱟᱹ ᱜᱮ ᱟᱨ ᱵᱟᱹᱭ ᱵᱟᱹᱭ ᱛᱮ ᱟᱵᱚᱨᱮᱱ ᱥᱚᱢᱟᱡᱽ ᱨᱮᱱ ᱜᱤᱫᱽᱨᱟᱹ ᱚᱱᱮ ᱠᱚ ᱢᱮᱱᱟ ᱦᱚᱛᱚᱫ ᱫᱚ ᱠᱮᱴᱮᱡ ᱞᱮᱱᱠᱷᱟᱡ ᱫᱚ ᱵᱟᱝ ᱤᱥᱤᱱᱚᱜ ᱵᱟᱯᱷᱟᱣ ᱠᱟᱛᱮ ᱦᱚᱸ ᱛᱚ ᱚᱱᱠᱟ ᱞᱮᱠᱟᱜᱮ ᱟᱵᱚ ᱥᱚᱢᱟᱡᱽ ᱨᱮᱱ ᱜᱤᱫᱽᱨᱟᱹ ᱦᱚᱸ ᱱᱟᱥᱮᱱᱟᱜ ᱦᱟᱨᱟ ᱞᱮᱱᱠᱷᱟᱱ ᱛᱟᱭᱚᱢ ᱛᱮ ᱯᱟᱲᱦᱟᱜ ᱫᱚ ᱵᱟᱹᱜᱤ ᱠᱮᱫᱟᱭ ᱫᱤᱞᱞᱤ ᱯᱟᱧᱡᱟᱵᱽ ᱵᱮᱝᱜᱞᱳᱨ ᱪᱟᱞᱟᱜ ᱟᱭ ᱟᱨ ᱩᱱᱤᱭᱟᱜ ᱫᱚ ᱠᱷᱟᱛᱚᱢ ᱱᱟ ᱠᱤᱥᱟᱹ ᱜᱮ ᱟᱯᱱᱟᱨ ᱨᱮᱱ ᱜᱤᱫᱽᱨᱟᱹ ᱦᱚᱸ ᱵᱟᱭ ᱯᱟᱲᱦᱟᱣ ᱦᱚᱪᱚᱭᱟ ᱟᱨ ᱠᱷᱩᱫ ᱟᱡ ᱦᱚᱸ ᱵᱟᱭ ᱯᱟᱲᱦᱟᱜᱼᱟ ᱛᱚ ᱱᱚᱣᱟ ᱫᱚ ᱟᱞᱮᱭᱟᱜ ᱴᱚᱞᱟ ᱨᱮ ᱴᱚᱞᱟᱢ ᱛᱮ ᱥᱚᱢᱚᱥᱥᱟ ᱫᱚ ᱵᱟᱝ ᱠᱟᱱᱟ ᱯᱩᱨᱟᱹ ᱵᱷᱟᱨᱚᱛ ᱨᱮᱱᱟᱜ ᱥᱚᱢᱚᱥᱥᱟ ᱠᱟᱱᱟ ᱱᱚᱣᱟ ᱫᱚ ᱛᱚ ᱢᱟ ᱤᱧᱟᱹᱜ ᱠᱟᱛᱷᱟ ᱪᱮᱫ ᱞᱮᱠᱟ ᱯᱮ ᱟᱹᱭᱠᱟᱹᱣ ᱠᱮᱫᱟ ᱠᱚᱢᱮᱱᱴ ᱯᱮ ᱵᱩᱜᱤ ᱵᱟᱹᱲᱤᱡ ᱫᱚ